ᱧᱮᱧᱮᱞᱤᱭᱟᱹ ᱠᱚᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱨᱟᱹᱥᱠᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱚᱞ ᱛᱟᱵᱚᱱ ᱯᱮ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ ᱫᱮᱡ ᱤᱱᱟᱹᱧ ᱪᱮᱛᱟᱱ ᱨᱮ ᱵᱟᱨ ᱡᱟᱸᱜᱟ ᱯᱷᱟᱸᱠ ᱠᱟᱛᱮ ᱵᱚᱞᱚ ᱠᱤᱫᱟᱹᱧ ᱟᱪᱠᱟ ᱜᱮ ᱵᱟᱨ ᱯᱮ ᱫᱷᱟᱣ ᱞᱟᱲᱟᱣ ᱞᱟᱲᱟᱣ ᱠᱟᱛᱮ ᱩᱰᱩᱠ ᱠᱤᱫᱟᱹᱧ ᱵᱟᱹᱭ ᱵᱟᱹᱭ ᱛᱮ ᱴᱤᱯᱚᱜ ᱴᱚᱲᱚᱜ ᱡᱚᱨᱚ ᱡᱚᱨᱚ ᱛᱮ ᱟᱨ ᱢᱤᱫ ᱫᱷᱟᱣ ᱫᱮᱡ ᱤᱱᱟᱹᱧ ᱪᱮᱛᱟᱱ ᱨᱮ ᱵᱟᱨ ᱡᱟᱸᱜᱟ ᱯᱷᱟᱸᱠ ᱠᱟᱛᱮ ᱵᱚᱞᱚ ᱠᱤᱫᱟᱹᱧ ᱟᱪᱠᱟ ᱜᱮ ᱵᱟᱨ ᱯᱮ ᱫᱷᱟᱣ ᱞᱟᱲᱟᱣ ᱞᱟᱲᱟᱣ ᱠᱟᱛᱮ ᱩᱰᱩᱠ ᱠᱤᱫᱟᱹᱧ ᱵᱟᱹᱭ ᱵᱟᱹᱭ ᱛᱮ ᱴᱤᱯᱚᱜ ᱴᱚᱲᱚᱜ ᱡᱚᱨᱚ ᱡᱚᱨᱚ ᱛᱮ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱢᱤᱫᱴᱟᱝ ᱠᱟᱛᱷᱟ ᱡᱮᱦᱮᱛᱩ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱧᱩᱢ ᱜᱟᱱᱚᱜ ᱞᱮᱠᱟᱱ ᱛᱮᱞᱟ ᱜᱮ ᱧᱩᱢ ᱛᱟᱵᱚᱱ ᱯᱮ ᱧᱩᱢ ᱵᱟᱝ ᱜᱟᱱᱚᱜ ᱞᱮᱠᱟᱱᱟᱜ ᱫᱚ ᱵᱟᱝ ᱟᱨ ᱡᱩᱫᱤ ᱛᱮᱞᱟ ᱛᱮ ᱫᱤᱥᱟᱹ ᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱤᱧ ᱫᱤᱥᱟᱹ ᱟᱵᱚᱱ ᱜᱮ ᱡᱩᱫᱤ ᱡᱟᱦᱟᱸᱭ ᱠᱚ ᱱᱚᱣᱟ ᱪᱮᱱᱮᱞ ᱵᱟᱯᱮ ᱥᱟᱵᱥᱠᱨᱟᱭᱤᱵ ᱟᱠᱟᱫ ᱛᱟᱵᱚᱱᱟ ᱛᱟᱦᱚᱞᱮ ᱥᱟᱵᱥᱠᱨᱟᱭᱤᱵ ᱠᱟᱛᱟ ᱵᱚᱱ ᱯᱮ ᱪᱮᱫᱟᱜ ᱥᱮ ᱤᱧ ᱫᱤᱱᱟᱹᱢ ᱜᱮ ᱟᱹᱭᱩᱵ ᱵᱮᱲᱟ ᱢᱤᱫᱴᱟᱝ ᱠᱟᱛᱮ ᱱᱚᱝᱠᱟᱱ ᱠᱩᱫᱩᱢᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱢᱟ ᱛᱟᱦᱚᱞᱮ ᱚᱱᱮ ᱡᱟᱦᱟᱸ ᱞᱟᱛᱟᱨ ᱨᱮ ᱟᱨᱟᱜ ᱜᱮ ᱤᱝᱨᱮᱡᱤ ᱛᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟ ᱨᱮ ᱡᱚᱴᱮᱫ ᱛᱟᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟᱣᱟ ᱛᱟᱵᱚᱱ ᱯᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱠᱩᱧ ᱠᱷᱚᱱᱟᱜ ᱫᱟᱜ ᱞᱩ ᱵᱷᱤᱛᱤᱨ ᱠᱟᱛᱷᱟ ᱧᱮᱞ ᱛᱟᱵᱚᱱ ᱯᱮ ᱠᱩᱧ ᱠᱷᱚᱱᱟᱜ ᱡᱚᱠᱷᱚᱱ ᱫᱟᱜ ᱵᱚᱱ ᱞᱩᱭᱟ ᱩᱱ ᱡᱚᱠᱷᱟᱡ ᱫᱚ ᱥᱟᱫᱷᱟᱨᱚᱱᱛᱚ ᱪᱮᱛᱟᱱ ᱨᱮᱵᱚᱱ ᱫᱮᱡᱚᱜᱼᱟ ᱟᱨ ᱵᱟᱨ ᱡᱟᱸᱜᱟ ᱯᱷᱟᱸᱠ ᱠᱟᱛᱮ ᱵᱟᱵᱮᱨ ᱛᱮ ᱛᱚᱞ ᱵᱟᱹᱞᱛᱤ ᱫᱚ ᱠᱩᱧ ᱨᱮᱵᱚᱱ ᱵᱚᱞᱚᱭᱟ ᱥᱮᱵᱚᱱ ᱟᱬᱜᱚᱭᱟ ᱤᱱᱟᱹ ᱛᱟᱭᱚᱢ ᱵᱟᱨ ᱯᱮ ᱫᱷᱟᱣ ᱞᱟᱲᱟᱣ ᱞᱟᱲᱟᱣ ᱠᱟᱛᱮ ᱵᱚᱱ ᱨᱟᱠᱟᱵᱟ ᱥᱮ ᱵᱚᱱ ᱩᱰᱩᱝᱟ ᱟᱨ ᱨᱟᱠᱟᱵ ᱡᱚᱠᱷᱟᱡ ᱫᱟᱜ ᱫᱚ ᱴᱤᱯᱚᱜ ᱴᱚᱲᱚᱜ ᱡᱚᱨᱚᱜᱼᱟ